ᱡᱚᱦᱟᱨ ᱜᱮ ᱥᱟᱱᱟᱢ ᱜᱟᱛᱮ ᱠᱚ ᱤᱧ ᱜᱮ ᱵᱞᱚᱜᱟᱨ ᱚᱡᱤᱛ ᱛᱮᱦᱮᱧ ᱫᱚ ᱟᱯᱮ ᱥᱟᱱᱟᱢ ᱠᱚ ᱥᱟᱢᱟᱝ ᱨᱮ ᱢᱤᱫᱴᱟᱝ ᱵᱞᱚᱜ ᱵᱷᱤᱰᱤᱭᱳᱧ ᱫᱮᱠᱷᱟᱣᱮᱫ ᱠᱟᱱᱟ ᱱᱚᱣᱟ ᱦᱩᱭᱩᱜ ᱠᱟᱱᱟ ᱨᱟᱹᱥᱩᱲ ᱵᱟᱜᱟᱱ ᱠᱷᱚᱱ ᱨᱟᱹᱥᱩᱲ ᱫᱚ ᱨᱟᱠᱟᱵᱚᱜ ᱵᱟᱨᱥᱤᱧ ᱜᱟᱱ ᱫᱟᱜ ᱠᱮᱫ ᱛᱮ ᱠᱟᱹᱴᱤᱡ ᱪᱩᱞᱩᱝ ᱚᱠᱟ ᱞᱮᱠᱟ ᱪᱚ ᱯᱟᱥᱮᱫ

ᱫᱟᱜ ᱠᱚ ᱨᱟᱱ ᱠᱚ ᱥᱟᱨ ᱠᱚ ᱥᱟᱱᱟᱢᱟᱜ ᱢᱚᱡᱽ ᱜᱮᱠᱤᱱ ᱮᱢ ᱟᱠᱟᱫᱟ ᱟᱨ ᱱᱚᱰᱮ ᱥᱮᱞᱳ ᱛᱟᱦᱮᱸ ᱠᱟᱱᱟ ᱥᱮᱞᱳ ᱢᱮᱥᱤᱱ ᱠᱷᱚᱱ ᱟᱨ ᱵᱟᱝᱠᱷᱟᱱ ᱠᱟᱨᱮᱱᱴ ᱨᱮᱱᱟᱜ ᱢᱮᱥᱤᱱ ᱠᱷᱚᱱ ᱚᱸᱰᱮ ᱫᱟᱜ ᱠᱤᱱ ᱮᱢ ᱠᱟᱣᱫᱟ ᱟᱨ ᱨᱟᱱ ᱠᱚ ᱥᱟᱨ ᱠᱚ ᱯᱮ ᱢᱟᱥ ᱫᱷᱚᱨᱮ ᱮᱢ ᱠᱟᱣᱫᱟ ᱠᱤᱱ ᱟᱨ ᱟᱹᱰᱤ ᱱᱟᱯᱟᱭ ᱜᱮ ᱵᱮᱥ ᱛᱮ ᱦᱩᱭ ᱠᱟᱱᱟ ᱨᱟᱹᱥᱩᱱ ᱛᱮᱦᱮᱧ ᱫᱚ ᱚᱱᱟ ᱨᱟᱥᱩᱲ ᱨᱮᱱᱟᱜ ᱵᱟᱜᱟᱱ ᱜᱮᱧ ᱫᱮᱠᱷᱟᱣᱟᱵᱚᱱ ᱠᱟᱱᱟ ᱟᱨ ᱩᱱᱠᱤᱱ ᱫᱚ ᱱᱤᱡᱮ ᱛᱮᱫ ᱛᱮ ᱟᱹᱠᱤᱱ ᱠᱤᱱ ᱨᱟᱠᱟᱵᱮᱫᱟ ᱨᱟᱥᱩᱲ ᱫᱚ ᱟᱨ ᱧᱮᱞᱟᱵᱚᱱ ᱱᱩᱱ ᱜᱷᱟᱹᱲᱤᱡ ᱛᱟᱦᱮᱱ ᱛᱟᱵᱚᱱ ᱯᱮ ᱵᱞᱚᱜᱽ ᱵᱷᱤᱰᱤᱭᱳ ᱨᱮ ᱥᱟᱱᱟᱢ ᱜᱟᱛᱮ ᱠᱚ

ᱵᱚᱭᱦᱟ ᱤᱧ ᱵᱚᱠᱚᱧ ᱟᱹᱣᱨᱤ ᱦᱤᱡᱩᱜ ᱫᱷᱟᱹᱵᱤᱡ ᱫᱚ ᱱᱚᱰᱮ ᱜᱤᱧ ᱫᱩᱲᱩᱵ ᱟᱠᱟᱱᱟ ᱪᱮᱫᱟᱜ ᱵᱟᱝ ᱤᱧ ᱛᱟᱹᱜᱤ ᱟᱠᱟᱫᱟ ᱩᱱᱤ ᱵᱚᱥᱛᱟ ᱨᱤᱧ ᱥᱟᱢᱵᱟᱣᱟᱭᱟ ᱟᱨ ᱚᱱᱟ ᱠᱚᱧ ᱤᱫᱤᱭᱟ ᱛᱚ ᱚᱱᱛᱚᱛᱚ ᱵᱟᱨᱭᱟ ᱵᱚᱥᱛᱟ ᱦᱩᱭ ᱟᱠᱟᱱᱟ ᱵᱟᱨᱭᱟ ᱵᱚᱥᱛᱟ ᱢᱩᱫᱽᱨᱮ ᱵᱟᱨᱭᱟ ᱫᱚ ᱤᱫᱤ ᱦᱚᱴᱚ ᱟᱠᱟᱫ ᱟᱨ ᱢᱤᱫᱴᱟᱝ ᱵᱚᱥᱛᱟ ᱢᱮᱱᱟᱜᱼᱟ ᱛᱚ ᱱᱚᱜᱼᱚᱭ ᱱᱚᱣᱟ ᱦᱩᱭᱩᱜ ᱠᱟᱱᱟ ᱨᱟᱥᱩᱞ ᱱᱚᱣᱟ ᱨᱟᱥᱩᱞ ᱨᱮᱱᱟᱜ ᱵᱞᱚᱜ ᱵᱷᱤᱰᱤᱭᱳ ᱚᱠᱟ ᱞᱮᱠᱟ ᱯᱮ ᱵᱩᱡᱷᱟᱹᱣᱮᱫᱟ ᱚᱱᱟ ᱫᱚ ᱠᱚᱢᱮᱱᱴ ᱛᱟᱞᱟᱛᱮ ᱞᱟᱹᱭᱟᱹᱧ ᱛᱟᱵᱚᱱ ᱯᱮ ᱡᱟᱦᱟᱸᱭ ᱠᱚᱜᱮ ᱪᱮᱱᱮᱞ ᱨᱮᱯᱮ ᱱᱟᱣᱟ ᱜᱮᱭᱟ ᱩᱱᱠᱩ ᱫᱚ ᱟᱯᱮ ᱥᱟᱱᱟᱢ ᱠᱚᱴᱷᱮᱱ ᱟᱨᱫᱟᱥ ᱛᱟᱦᱮᱱ ᱠᱟᱱᱟ ᱟᱯᱮ ᱫᱚ ᱪᱮᱱᱮᱞ ᱞᱟᱭᱤᱠ ᱛᱟᱵᱚᱱ ᱯᱮ ᱥᱮᱭᱟᱨ ᱛᱟᱵᱚᱱ ᱯᱮ ᱟᱨ ᱥᱟᱵᱥᱠᱨᱟᱭᱤᱵᱽ ᱛᱟᱵᱚᱱ ᱯᱮ ᱱᱚᱝᱠᱟ ᱜᱮ ᱱᱟᱣᱟ ᱱᱟᱣᱟ ᱵᱞᱚᱜ ᱵᱷᱤᱰᱤᱭᱳ ᱧᱟᱢ ᱞᱟᱹᱜᱤᱫ ᱤᱧᱟᱹᱜ ᱪᱮᱱᱮᱞ ᱨᱮ ᱛᱟᱦᱮᱱ ᱛᱟᱵᱚᱱ ᱯᱮ ᱪᱮᱱᱮᱞ ᱦᱩᱭᱩᱜ ᱠᱟᱱᱟ ᱵᱞᱚᱜᱟᱨ ᱟᱡᱤᱛ ᱥᱮᱵᱷᱮᱱᱴᱤ ᱥᱮᱵᱷᱮᱱ